ᱟᱨ ᱪᱮᱱᱮᱞ ᱥᱟᱵᱥᱠᱨᱟᱭᱤᱵ ᱫᱚᱦᱚ ᱠᱟᱜ ᱯᱮ ᱩᱫᱩᱜ ᱟᱯᱮᱭᱟᱞᱮ ᱵᱚᱞ ᱮᱱᱮᱡ ᱦᱚᱸ ᱪᱮᱫ ᱠᱚ ᱯᱮ ᱡᱟᱭᱜᱟ ᱨᱮ ᱵᱚᱞ ᱮᱱᱮᱡ ᱠᱚ ᱪᱟᱞᱟᱣ ᱞᱮᱱᱟ ᱛᱟᱨ ᱢᱚᱫᱽᱫᱷᱮ ᱯᱮ ᱡᱟᱭᱜᱟ ᱠᱷᱚᱱ ᱜᱮ ᱯᱨᱟᱭᱤᱡᱽ ᱠᱚ ᱟᱹᱜᱩ ᱠᱮᱫᱟ ᱯᱷᱟᱨᱥᱴ ᱥᱮᱠᱮᱱᱰ ᱛᱷᱟᱨᱰ ᱟᱨ ᱱᱩᱠᱩ ᱟᱹᱰᱤ ᱫᱷᱟᱥᱩ ᱠᱚ ᱮᱱᱮᱡ ᱜᱮᱭᱟ ᱟᱹᱰᱤ ᱢᱟᱱᱮ ᱠᱷᱟᱛᱟᱨᱱᱟᱠ ᱠᱚ ᱮᱱᱮᱡ ᱜᱮᱭᱟ ᱟᱯᱮ ᱞᱮᱠᱟ ᱟᱨᱚ ᱢᱟᱱᱮ ᱠᱮᱴᱮᱡ ᱴᱤᱢ ᱢᱮᱱᱟᱜ ᱠᱚᱣᱟ ᱥᱮ ᱵᱟᱝ ᱱᱚᱣᱟ ᱠᱚᱨᱮ ᱟᱥᱮᱯᱟᱥᱮ ᱢᱮᱱᱟᱜ ᱫᱚ ᱢᱮᱱᱟᱜ ᱠᱚᱣᱟ ᱧᱮᱞ ᱠᱚᱯᱮ ᱜᱚᱴᱟ ᱡᱟᱭᱜᱟ ᱠᱷᱚᱱ ᱜᱮ ᱢᱚᱴᱟᱢᱩᱴᱤ ᱯᱨᱟᱭᱤᱡᱽ ᱠᱚ ᱟᱹᱜᱩᱭᱮᱫᱼᱟ ᱟᱨ ᱟᱥᱚᱜ ᱠᱟᱱᱟᱞᱮ ᱡᱮ ᱨᱟᱠᱟ ᱜᱷᱩᱴᱩ ᱠᱷᱚᱱ ᱦᱚᱸ ᱱᱩᱠᱩ ᱯᱨᱟᱭᱤᱡᱽ ᱠᱚ ᱟᱹᱜᱩᱭᱟ ᱦᱟᱸᱜ ᱠᱷᱟᱱ ᱚᱱᱟᱛᱮ ᱱᱚᱣᱟ ᱵᱷᱤᱰᱤᱭᱳ ᱛᱟᱺᱜᱤ ᱨᱮ ᱛᱟᱦᱮᱱ ᱛᱟᱵᱚᱱ ᱯᱮ ᱨᱟᱠᱟ ᱜᱷᱩᱴᱩ ᱨᱮᱭᱟᱜ ᱵᱚᱞ ᱮᱱᱮᱡ ᱨᱮᱱᱟᱜ ᱰᱟᱹᱦᱤ ᱨᱮ ᱱᱩᱠᱩ ᱵᱩᱥᱟᱹᱜ ᱠᱚᱲᱟ ᱠᱚᱜᱮ ᱦᱟᱸᱜ ᱠᱟᱱ ᱚᱸᱰᱮ ᱵᱚᱞ ᱠᱚ ᱮᱱᱮᱡᱟ ᱟᱨ ᱯᱨᱟᱭᱤᱡᱽ ᱠᱚ ᱟᱹᱜᱩᱭᱟ ᱯᱷᱟᱥᱴ ᱥᱮᱠᱮᱱᱰ ᱛᱷᱟᱨᱰ ᱯᱮ ᱡᱟᱭᱜᱟ ᱨᱮ ᱱᱤᱭᱟᱹ ᱪᱷᱚᱠ ᱠᱚ ᱮᱱᱮᱡ ᱠᱟᱫᱟ ᱯᱮᱭᱟ ᱯᱨᱟᱭᱤᱡᱽ ᱜᱮᱠᱚ ᱟᱹᱜᱩ ᱠᱟᱫᱟ ᱟᱨ ᱨᱟᱠᱟ ᱜᱷᱩᱴᱩ ᱨᱮᱱᱟᱜ ᱦᱚᱸ ᱟᱥᱚᱜ ᱠᱟᱹᱱᱟᱹᱧ ᱟᱹᱜᱩᱭᱟᱠᱚ ᱚᱸᱰᱮᱱᱟᱜ ᱵᱷᱤᱰᱤᱭᱳ ᱛᱟᱺᱜᱤ ᱨᱮ ᱛᱟᱦᱮᱱ ᱯᱮ ᱴᱷᱤᱠ ᱜᱮᱭᱟ ᱢᱟ ᱛᱟᱦᱚᱞᱮ ᱵᱷᱤᱰᱤᱭᱳ ᱫᱚᱞᱮ ᱢᱩᱪᱟᱹᱫ ᱠᱟᱜᱼᱟ ᱥᱮ ᱪᱮᱫ ᱵᱷᱤᱰᱤᱭᱳ ᱢᱩᱪᱟᱹᱫᱟ ᱛᱚ ᱠᱟᱛᱷᱟ ᱛᱟᱦᱮᱸᱭᱮᱱᱟ ᱢᱚᱝᱜᱚᱞ ᱵᱟᱨ ᱦᱤᱞᱳᱜ ᱵᱚᱞ ᱮᱱᱮᱡ ᱞᱮ ᱥᱮᱱᱚᱜ ᱠᱟᱱᱟ ᱡᱩᱨᱩᱨ ᱧᱮᱞ ᱯᱮ ᱦᱟᱸᱜ ᱠᱟᱱ ᱚᱱᱟ ᱵᱷᱤᱰᱤᱭᱳ ᱦᱚᱸ ᱡᱚᱛᱚ ᱦᱟᱭ ᱛᱟᱵᱚᱱ ᱯᱮ ᱡᱚᱛᱚ ᱦᱟᱭ ᱠᱚᱯᱮ ᱴᱷᱤᱠ ᱜᱮᱭᱟ ᱵᱟᱭ ᱢᱟ ᱛᱟᱦᱚᱞᱮ ᱫᱚᱦᱚᱭ ᱫᱟᱞᱮ